ᱦᱟᱭ ᱡᱚᱦᱟᱨ ᱜᱮ ᱥᱟᱱᱟᱢ ᱵᱚᱭᱦᱟ ᱠᱚ ᱟᱥᱚᱜ ᱠᱟᱹᱱᱟᱹᱧ ᱥᱟᱱᱟᱢ ᱠᱚᱜᱮ ᱱᱟᱯᱟᱭ ᱜᱮ ᱦᱮᱱᱟᱜ ᱯᱮᱭᱟ ᱟᱨ ᱱᱚᱣᱟ ᱦᱮᱢᱵᱨᱚᱢ ᱢᱚᱠᱚᱞ ᱤᱭᱩᱴᱩᱵᱽ ᱪᱮᱱᱮᱞ ᱨᱮ ᱛᱮᱦᱮᱧ ᱢᱤᱫ ᱱᱟᱣᱟ ᱵᱷᱤᱰᱤᱭᱳ ᱟᱹᱜᱩ ᱠᱟᱛᱮ ᱟᱯᱮ ᱠᱚ ᱥᱟᱢᱟᱝ ᱨᱮ ᱦᱮᱡ ᱥᱮᱴᱮᱨ ᱦᱩᱭ ᱟᱠᱟᱱᱟ ᱛᱚ ᱢᱮᱱᱠᱷᱟᱱ ᱵᱚᱭᱦᱟ ᱠᱚ ᱱᱚᱣᱟ ᱦᱮᱢᱵᱨᱚᱢ ᱢᱚᱠᱚᱞ ᱤᱭᱩᱴᱩᱵᱽ ᱪᱷᱟᱲᱟ ᱟᱨᱦᱚᱸ ᱢᱤᱫ ᱱᱟᱣᱟ ᱤᱭᱩᱴᱩᱵᱽ ᱪᱮᱱᱮᱞ ᱞᱮ ᱛᱮᱭᱟᱨ ᱟᱠᱟᱫᱟ ᱡᱟᱦᱟᱸ ᱪᱮᱱᱮᱞ ᱨᱮᱱᱟᱜ ᱧᱩᱛᱩᱢ ᱫᱚ ᱦᱩᱭᱩᱜ ᱠᱟᱱᱟ ᱚᱞ ᱤᱱᱴᱟᱨᱴᱮᱱᱢᱮᱱᱴ ᱱᱚᱣᱟ ᱪᱮᱱᱮᱞ ᱨᱮᱫᱚ ᱦᱤᱱᱫᱤ ᱵᱟᱝᱞᱟ ᱟᱨ ᱥᱟᱶᱛᱮ ᱥᱟᱱᱛᱟᱲᱤ ᱥᱟᱱᱟᱢ ᱞᱮᱠᱟᱱᱟᱜ ᱜᱮ ᱢᱩᱵᱷᱤ ᱟᱨ ᱵᱷᱤᱰᱤᱭᱳ ᱥᱮᱨᱮᱧ ᱠᱚ ᱧᱟᱢᱚᱜ ᱠᱟᱱᱟ ᱛᱚ ᱢᱮᱱᱠᱷᱟᱱ ᱟᱫᱚ ᱵᱟᱝ ᱵᱤᱞᱚᱢ ᱠᱟᱛᱮ ᱟᱹᱰᱤ ᱩᱥᱟᱹᱨᱟ ᱚᱱᱟ ᱚᱞ ᱮᱱᱴᱟᱨᱴᱮᱱᱢᱮᱱᱴ ᱤᱭᱩᱴᱩᱵᱽ ᱪᱮᱱᱮᱞ ᱥᱟᱵᱥᱠᱨᱟᱭᱤᱵ ᱛᱟᱵᱚᱱ ᱯᱮ ᱥᱟᱵᱥᱠᱨᱟᱭᱤᱵ ᱞᱟᱹᱜᱤᱫ ᱛᱮ ᱚᱠᱟᱨ ᱦᱟᱞᱟᱯᱮ ᱩᱭᱦᱟᱹᱨ ᱵᱷᱟᱵᱽᱱᱟ ᱱᱚᱣᱟ ᱵᱷᱤᱰᱤᱭᱳ ᱨᱮᱱᱟᱜ ᱰᱤᱥᱠᱨᱤᱯᱥᱚᱱ ᱵᱚᱠᱥ ᱨᱮᱜᱮ ᱚᱱᱟ ᱨᱮᱱᱟᱜ ᱢᱟᱱᱮ ᱚᱞ ᱮᱱᱴᱟᱨᱴᱮᱱᱢᱮᱱᱴ ᱪᱮᱱᱮᱞ ᱨᱮᱱᱟᱜ ᱞᱤᱝᱠ ᱤᱧ ᱮᱢ ᱮᱫᱟ ᱚᱱᱟ ᱞᱤᱝᱠ ᱨᱮ ᱠᱞᱤᱠ ᱠᱟᱛᱮ ᱚᱞ ᱮᱱᱴᱟᱨᱴᱮᱱᱢᱮᱱᱴ ᱤᱭᱩᱴᱩᱵᱽ ᱪᱮᱱᱮᱞ ᱥᱟᱵᱥᱠᱨᱟᱭᱤᱵ ᱛᱟᱵᱚᱱ ᱯᱮ ᱟᱨ ᱨᱟᱹᱥᱠᱟᱹ ᱡᱚᱝ ᱯᱮ ᱦᱤᱱᱫᱤ ᱵᱟᱝᱞᱟ ᱟᱨ ᱥᱟᱱᱛᱟᱲᱤ ᱥᱟᱱᱟᱢ ᱞᱮᱠᱟᱱᱟᱜ ᱵᱷᱤᱰᱤᱭᱳ ᱧᱮᱞ ᱠᱟᱛᱮ ᱛᱚ ᱢᱟ ᱮᱱᱠᱷᱟᱱ ᱛᱮᱦᱮᱧ ᱫᱚ ᱱᱩᱱᱟᱹᱜ ᱜᱮ ᱟᱨ ᱦᱮᱸ ᱱᱚᱣᱟ ᱵᱷᱤᱰᱤᱭᱳ ᱢᱩᱪᱟᱹᱫ ᱫᱷᱟᱹᱨᱤᱡ ᱧᱮᱞ ᱛᱟᱵᱚᱱ ᱯᱮ ᱢᱟ ᱮᱱᱠᱷᱟᱱ ᱥᱟᱱᱟᱢ ᱠᱚᱜᱮ ᱡᱚᱦᱟᱨ ᱞᱚᱠᱰᱟᱣᱩᱱ ᱢᱟ ᱮᱱᱠᱷᱟᱱ ᱥᱟᱱᱟᱢ ᱟᱭᱳ ᱵᱟᱵᱟ ᱟᱨ ᱵᱚᱭᱦᱟ ᱢᱤᱥᱨᱟ ᱠᱚ ᱱᱚᱣᱟ ᱤᱫᱤ ᱠᱟᱛᱮ ᱟᱞᱮ ᱛᱮᱦᱮᱧ ᱦᱚᱯᱚᱱ ᱦᱚᱯᱚᱱ ᱵᱷᱤᱰᱤᱭᱳ ᱞᱮ ᱛᱮᱭᱟᱨ ᱠᱮᱫᱟ ᱛᱮᱦᱮᱧ ᱫᱤᱥᱚᱢ ᱡᱟᱜᱟᱛ ᱠᱚᱨᱳᱱᱟ ᱵᱷᱟᱭᱨᱟᱥ ᱵᱚᱛᱚᱨ ᱛᱮ ᱥᱟᱱᱟᱢ ᱴᱚᱴᱷᱟ ᱜᱮᱠᱚ ᱞᱚᱠᱰᱟᱣᱩᱱ ᱟᱠᱟᱫᱟ ᱟᱨ ᱟᱹᱛᱩ ᱫᱤᱥᱚᱢ ᱨᱮᱱ ᱨᱮᱸᱜᱮᱡ ᱚᱲᱮᱡ ᱦᱚᱲ ᱥᱟᱺᱜᱤᱧ ᱫᱤᱥᱚᱢ ᱠᱟᱹᱢᱤ ᱪᱟᱞᱟᱣ ᱠᱟᱛᱮ ᱟᱹᱰᱤ ᱦᱚᱨᱚᱵᱚᱨᱚ ᱨᱮ ᱢᱮᱱᱟᱜ ᱠᱚᱣᱟ ᱚᱠᱚᱭ ᱠᱚᱫᱚ ᱡᱚᱢ ᱵᱟᱝ ᱠᱚ ᱧᱟᱢ ᱮᱫᱟ ᱟᱨ ᱚᱠᱚᱭ ᱠᱚᱫᱚ ᱚᱲᱟᱜ ᱦᱤᱡᱩᱜ ᱦᱤᱡᱩᱜ ᱛᱟᱞᱟ ᱦᱚᱨ ᱨᱮᱜᱮ ᱠᱚ ᱟᱴᱠᱟᱣ ᱟᱠᱟᱱᱟ ᱨᱮᱸᱜᱮᱡ ᱡᱟᱞᱟ ᱢᱚᱴᱚᱡ ᱢᱚᱴᱚᱡ ᱛᱟᱲᱟᱢ ᱟᱨ ᱜᱟᱹᱰᱤ ᱫᱟᱭᱟ ᱜᱮ ᱧᱮᱞ ᱞᱮᱠᱚ ᱠᱷᱟᱱ ᱢᱮᱫ ᱨᱮᱱᱟᱜ ᱢᱮᱫ ᱫᱟᱜ ᱜᱮ ᱡᱚᱨᱚᱜᱼᱟ᱾ ᱛᱟᱲᱟᱢ ᱛᱟᱲᱟᱢ ᱛᱮ ᱦᱚᱨ ᱨᱮᱦᱚᱸ ᱫᱟᱞ ᱠᱚ ᱡᱚᱢ ᱮᱫᱟ ᱯᱩᱞᱤᱥ ᱴᱷᱮᱱ ᱟᱨ ᱚᱱᱠᱟᱱᱟᱜ ᱪᱤᱛᱟᱹᱨ ᱤᱫᱤ ᱠᱟᱛᱮ ᱜᱮ ᱛᱮᱦᱮᱧ ᱟᱞᱮ ᱱᱚᱣᱟ ᱦᱚᱯᱚᱱ ᱦᱚᱯᱚᱱ ᱵᱷᱤᱰᱤᱭᱳ ᱞᱮ ᱠᱚᱨᱟᱣ ᱠᱮᱫᱟ ᱞᱚᱠᱰᱟᱣᱩᱱ ᱛᱚ ᱢᱮᱱᱠᱷᱟᱱ ᱥᱟᱱᱟᱢ ᱠᱚᱜᱮ ᱧᱮᱞ ᱛᱟᱵᱚᱱ ᱯᱮ ᱱᱚᱣᱟ ᱵᱷᱤᱰᱤᱭᱳ ᱨᱮ᱾ ᱡᱟᱦᱟᱸ ᱞᱮᱠᱟ ᱥᱩᱨ ᱥᱩᱯᱩᱨ ᱫᱩᱲᱩᱵ ᱠᱟᱛᱮ ᱨᱮ ᱵᱷᱤᱰᱤᱭᱳ ᱞᱮ ᱠᱚᱨᱟᱣ ᱠᱟᱫᱟ ᱱᱚᱝᱠᱟ ᱫᱚ ᱟᱯᱮ ᱫᱚ ᱟᱞᱚᱯᱮ ᱠᱚᱨᱟᱣ ᱛᱟᱵᱚᱱ ᱟᱯᱮ ᱫᱚ ᱥᱟᱺᱜᱤᱧ ᱥᱟᱺᱜᱤᱧ ᱛᱟᱦᱮᱱ ᱛᱟᱵᱚᱱ ᱯᱮ ᱠᱚᱨᱳᱱᱟ ᱵᱷᱟᱭᱨᱟᱥ ᱠᱷᱚᱱ ᱟᱯᱮ ᱥᱟᱶᱛᱮ ᱟᱵᱚ ᱫᱤᱥᱚᱢ ᱵᱟᱧᱪᱟᱣ ᱯᱮ ᱢᱟ ᱮᱱᱠᱷᱟᱱ ᱢᱩᱪᱟᱹᱫ ᱫᱷᱟᱹᱨᱤᱡ ᱧᱮᱞ ᱛᱟᱵᱚᱱ ᱯᱮ ᱱᱚᱣᱟ ᱵᱷᱤᱰᱤᱭᱳ

ᱵᱟᱲᱟᱭᱮᱫᱟ ᱜᱟᱹᱲᱤ ᱜᱮ ᱵᱟᱝ ᱦᱤᱡᱩᱜ ᱠᱟᱱᱟ ᱜᱟᱹᱲᱤ ᱛᱚ ᱫᱩᱨᱮᱨ ᱠᱚᱛᱷᱟ ᱡᱚᱢᱟᱜ ᱵᱟᱞᱟᱭ ᱧᱟᱢ ᱮᱫᱟ ᱞᱚᱠᱰᱟᱣᱩᱱ ᱠᱷᱟᱹᱛᱤᱨ ᱡᱷᱚᱛᱚ ᱜᱟᱹᱲᱤ ᱠᱚ ᱵᱚᱱᱫᱚ ᱪᱟᱵᱟ ᱟᱠᱟᱱᱟ ᱟᱨ ᱫᱚᱠᱟᱱ ᱦᱚᱸᱠᱚ ᱵᱚᱱᱫᱚ ᱟᱠᱟᱫᱟ ᱟᱫᱚ ᱪᱮᱫ ᱞᱟᱝ ᱡᱚᱢᱟ ᱨᱮᱸᱜᱮᱡ ᱛᱮ ᱡᱩᱫᱤ ᱞᱟᱝ ᱜᱩᱡᱩᱜᱼᱟ ᱵᱟᱞᱟᱝ ᱜᱩᱡᱩᱜᱼᱟ ᱵᱚᱸᱜᱟ ᱵᱩᱨᱩ ᱠᱚᱞᱟᱝ ᱜᱚᱰ ᱡᱚᱦᱟᱨ ᱟᱠᱚᱣᱟ ᱪᱚ ᱚᱱᱛᱮ ᱠᱟᱹᱴᱤᱡ ᱞᱟᱝ ᱛᱟᱲᱟᱢ ᱞᱮᱜᱮ ᱡᱩᱫᱤ ᱫᱚᱠᱟᱱ ᱠᱚ ᱧᱟᱢᱚᱜ ᱠᱷᱟᱱ ᱯᱟᱞᱮ ᱠᱟᱹᱴᱤᱡ ᱡᱟᱦᱟᱱᱟᱜ ᱜᱮᱞᱟᱝ ᱠᱤᱨᱤᱧ ᱡᱚᱝᱟ ᱟᱨ ᱵᱟᱠᱷᱟᱱ ᱨᱮᱸᱜᱮᱡ ᱛᱮᱜᱮ ᱫᱟᱜ ᱧᱩ ᱠᱟᱛᱮ ᱞᱟᱝ ᱛᱟᱲᱟᱢ ᱠᱟᱜᱼᱟ ᱦᱮᱸ ᱪᱚ ᱪᱚ ᱛᱚᱵᱮ ᱪᱚ ᱮᱠᱷᱚᱱ ᱛᱤᱱᱟᱹᱜ ᱥᱟᱺᱜᱤᱧ ᱫᱚ ᱛᱟᱲᱟᱢ ᱦᱩᱭᱩᱜ ᱛᱟᱞᱟᱝᱟ ᱟᱫᱚ ᱴᱷᱮᱰᱟ ᱴᱷᱤᱠ ᱵᱟᱹᱱᱩᱜᱼᱟ ᱴᱷᱤᱠ ᱜᱮᱢ ᱞᱟᱹᱭ ᱠᱮᱫᱟ ᱪᱚ ᱵᱮᱨᱮᱫ ᱛᱟᱞᱟᱝ ᱢᱮ᱾

ᱥᱩᱡᱟ ᱟᱢ ᱱᱚᱰᱮᱢ ᱫᱩᱲᱩᱵ ᱟᱠᱟᱱ ᱫᱚ ᱤᱧ ᱮᱱᱟᱝ ᱠᱷᱚᱱ ᱜᱚᱴᱟᱧ ᱯᱟᱸᱡᱟᱭ ᱵᱟᱢ ᱵᱟᱲᱟᱭᱟ ᱱᱚᱣᱟ ᱞᱚᱠ ᱴᱟᱣᱟᱨ ᱨᱮ ᱫᱩᱲᱩᱵ ᱠᱟᱱᱟ ᱯᱩᱞᱤᱥ ᱠᱚ ᱫᱟᱫᱟᱞ ᱠᱟᱱᱟ ᱱᱩᱠᱤᱱ ᱫᱚ ᱚᱠᱚᱭ ᱠᱟᱱᱟ ᱠᱤᱱ ᱱᱟᱣᱟ ᱠᱤᱱ ᱠᱚᱭᱚᱜ ᱠᱟᱱ ᱫᱚ ᱢᱟᱥᱠ ᱠᱤᱱ ᱵᱟᱹᱠᱤᱱ ᱦᱚᱨᱚᱜ ᱟᱠᱟᱫ ᱫᱚ ᱥᱮ ᱵᱤᱫᱮᱥ ᱠᱟᱹᱢᱤ ᱠᱤᱱ ᱦᱤᱡᱩᱜ ᱠᱟᱱᱟ ᱵᱮᱜᱽ ᱠᱚ ᱧᱮᱞᱚᱜ ᱠᱟᱱ ᱛᱟᱹᱠᱤᱱ ᱫᱚ ᱯᱮ ᱵᱟᱨᱭᱟ ᱢᱤᱫᱴᱷᱮᱱ ᱡᱚᱛᱚ ᱦᱚᱲ ᱫᱩᱲᱩᱵ ᱠᱟᱛᱮ ᱜᱚᱞᱯᱷᱚᱭᱮᱫᱟ ᱠᱚᱨᱳᱱᱟ ᱵᱷᱟᱭᱨᱟᱥ ᱪᱷᱩᱲᱭᱟᱹᱣ ᱠᱟᱱᱟ ᱪᱮᱫ ᱞᱟᱹᱭ ᱫᱟᱢ ᱵᱤᱵᱮᱠ ᱟᱞᱮ ᱱᱚᱰᱮ ᱜᱚᱞᱯᱚ ᱫᱟᱨᱮ ᱦᱳᱭ ᱦᱳᱭ ᱱᱩᱠᱤᱱ ᱚᱱᱟ ᱵᱤᱫᱮᱥ ᱠᱟᱹᱢᱤ ᱠᱚᱨᱮ ᱦᱮᱡ ᱠᱟᱱᱟ ᱠᱤᱱ ᱟᱹᱰᱤ ᱫᱤᱱ ᱯᱚᱨᱮ ᱧᱟᱯᱟᱢ ᱠᱟᱱᱟ ᱞᱮ ᱚᱱᱟ ᱛᱮ ᱜᱚᱞᱯᱚ ᱫᱟ ᱟᱢ ᱪᱮᱫ ᱪᱤᱠᱟᱹᱜ ᱠᱟᱱᱟᱢ ᱭᱟ ᱩᱱᱟᱹᱜ ᱥᱟᱺᱜᱤᱧ ᱠᱷᱚᱱᱟᱜ ᱞᱤᱧ ᱦᱮᱡ ᱮᱱᱟ ᱠᱳᱱᱳ ᱢᱟᱥᱠ ᱴᱟᱠᱥ ᱫᱚᱨᱠᱟᱨ ᱫᱚᱨᱠᱟᱨ ᱵᱟᱹᱱᱩᱜ ᱛᱟᱹᱞᱤᱧᱟ ᱦᱚᱲ ᱥᱟᱱᱛᱟᱲ ᱠᱚᱲᱟ ᱠᱟᱱᱟᱞᱤᱧ ᱪᱮᱫ ᱢᱟᱥᱠ ᱫᱚᱨᱠᱟᱨᱟ ᱪᱮᱫ ᱮᱢ ᱢᱮᱛᱟᱭᱟ ᱱᱩᱭ ᱵᱚᱠᱟ ᱥᱟᱱᱛᱟᱲ ᱢᱟᱠᱥ ᱦᱚᱨᱚᱜ ᱮ ᱢᱮᱛᱟᱞᱤᱧ ᱠᱟᱱᱟ ᱩᱱ ᱥᱟᱺᱜᱤᱧ ᱠᱷᱚᱱᱟᱜ ᱞᱤᱧ ᱦᱮᱡ ᱮᱱᱟ ᱛᱟᱲᱟᱢ ᱛᱮ ᱩᱱᱟᱹᱜ ᱢᱟᱠᱥ ᱴᱟᱠᱥ ᱫᱚᱨᱠᱟᱨ ᱵᱟᱹᱱᱩᱜ ᱵᱟᱝ ᱫᱚᱨᱠᱟᱨ ᱮᱱ ᱛᱤᱧᱟ ᱱᱩᱭ ᱥᱟᱞᱟ ᱵᱚᱠᱟ ᱥᱟᱱᱛᱟᱲ ᱢᱟᱠᱥ ᱦᱚᱨᱚᱜ ᱮ ᱢᱮᱛᱟᱧ ᱠᱟᱱᱟ ᱟᱡ ᱟᱡ ᱢᱩ ᱢᱚᱪᱟᱭ ᱛᱮᱯᱮ ᱟᱠᱟᱫ ᱛᱟᱭ ᱛᱮ ᱦᱮᱡ ᱟᱠᱟᱱ ᱛᱮ ᱞᱟᱹᱭᱫᱟ ᱢᱟᱠᱥ ᱦᱚᱨᱚᱜ ᱥᱟᱱᱛᱟᱲ ᱠᱚᱨᱮ ᱫᱚ ᱠᱳᱱᱳ ᱵᱷᱟᱭᱨᱟᱥ ᱢᱟᱭᱨᱟᱥ ᱵᱟᱹᱱᱩᱜ ᱠᱚᱣᱟ ᱜᱚᱲᱟ ᱠᱮᱴᱮᱡ ᱠᱟᱱᱟᱞᱮ ᱮᱢᱟ ᱥᱩᱭ ᱦᱚᱨᱚᱜ ᱦᱩᱭᱮᱜᱼᱟ ᱢᱟᱨᱮ ᱛᱮᱞᱮ ᱵᱚᱞᱮ ᱵᱟᱛᱟᱝ ᱱᱩᱱᱟᱹᱜ ᱥᱩᱨ ᱥᱩᱨ ᱥᱩᱨ ᱫᱩᱲᱩᱵ ᱜᱚᱞᱯᱷᱚ ᱵᱟᱝ ᱜᱟᱱᱚᱜᱼᱟ ᱵᱷᱟᱭᱨᱟᱥ ᱡᱚᱨᱚᱜ ᱠᱟᱱᱟ ᱠᱷᱚᱜᱮ ᱛᱟᱵᱚᱱ ᱚᱱᱟ ᱚᱱᱟ ᱠᱷᱚᱱᱟᱜ ᱜᱮ ᱵᱷᱟᱭᱨᱟᱥ ᱠᱟᱱᱟ ᱢᱚᱪᱟ ᱠᱷᱚᱱᱟᱜ ᱠᱤᱱ ᱦᱤᱡᱩᱜ ᱠᱟᱱᱟ ᱠᱚ ᱩᱱᱠᱤᱱ ᱵᱷᱟᱜᱮ ᱠᱤᱱ ᱛᱟᱦᱮᱸ ᱠᱟᱱᱟ ᱠᱷᱩᱜ ᱠᱷᱩᱜ ᱵᱷᱟᱭᱨᱟᱥ ᱩᱪᱟᱹᱨᱚᱜ ᱠᱤᱱᱟ ᱛᱷᱩᱨ ᱛᱷᱩᱨ ᱟᱞᱚ ᱥᱟᱝ ᱜᱚᱞᱟ ᱵᱷᱟᱭᱨᱟᱥ ᱠᱚ ᱩᱪᱟᱹᱨᱚᱜ ᱠᱟᱱᱟ ᱦᱟᱱᱛᱮ ᱜᱳᱞ ᱠᱟᱛᱮ ᱵᱟᱝ ᱤᱧᱟᱹᱜ ᱞᱟᱵᱷ ᱵᱟᱹᱱᱩᱜᱼᱟ ᱤᱧ ᱫᱚ ᱞᱟᱜᱟ ᱟᱯᱮ ᱫᱚ ᱜᱚᱞᱯᱷᱚᱭ ᱯᱮ ᱟᱨ ᱠᱚ ᱟᱹᱭᱪᱟᱹᱲ ᱟᱹᱭᱪᱟᱹᱲ ᱡᱚᱝ ᱯᱮ ᱱᱚᱣᱟ ᱛᱮᱫᱚ ᱵᱟᱞᱮ ᱛᱟᱦᱮᱸ ᱦᱚᱪᱚ ᱟᱯᱮᱭᱟ ᱫᱩᱨ ᱯᱮ ᱫᱩᱨ ᱢᱮ ᱵᱷᱟᱭᱨᱟᱥ ᱮ ᱞᱟᱹᱭᱫᱟ ᱥᱟᱱᱛᱟᱲ ᱠᱚᱲᱟ ᱴᱷᱮᱱ ᱟᱵᱟᱨ ᱵᱷᱟᱭᱨᱟᱥ ᱫᱩᱨ ᱢᱮ ᱫᱤᱥᱚᱢ ᱨᱮ ᱥᱟᱱᱟᱢ ᱟᱭᱳ ᱵᱟᱵᱟ ᱵᱚᱭᱦᱟ ᱢᱤᱥᱨᱟ ᱠᱚ ᱥᱟᱱᱟᱢ ᱠᱚ ᱟᱸᱡᱚᱢ ᱛᱟᱵᱚᱱ ᱯᱮ ᱛᱮᱦᱮᱧ ᱱᱚᱣᱟ ᱵᱷᱤᱰᱤᱭᱳ ᱨᱮ ᱡᱟᱦᱟᱸ ᱞᱮᱠᱟ ᱥᱩᱨ ᱥᱩᱯᱩᱨ ᱫᱩᱲᱩᱵ ᱠᱟᱛᱮ ᱞᱮ ᱠᱚᱨᱟᱣ ᱠᱟᱫᱟ ᱱᱚᱝᱠᱟ ᱫᱚ ᱟᱞᱚᱯᱮ ᱠᱚᱨᱟᱣ ᱛᱟᱵᱚᱱᱟ ᱱᱚᱝᱠᱟ ᱥᱚᱥᱚ ᱫᱩᱲᱩᱵ ᱠᱟᱛᱮ ᱟᱞᱚ ᱯᱮ ᱨᱚᱯᱚᱲ ᱛᱟᱵᱚᱱᱟ ᱥᱟᱨᱟ ᱜᱷᱟᱹᱲᱤ ᱨᱚᱯᱚᱲ ᱚᱠᱛᱚ ᱨᱮ ᱢᱚᱪᱟ ᱨᱮ ᱢᱩᱠᱷᱚ ᱞᱟᱜᱟᱣ ᱛᱟᱵᱚᱱ ᱯᱮ ᱟᱨ ᱫᱟᱠᱟ ᱡᱚᱢ ᱚᱠᱛᱚ ᱨᱮ ᱛᱤ ᱫᱚ ᱛᱟᱵᱚᱱ ᱛᱮ ᱯᱷᱟᱨᱪᱟ ᱯᱷᱟᱨᱪᱟ ᱟᱹᱨᱩᱵ ᱛᱟᱵᱚᱱ ᱯᱮ ᱛᱟᱨᱯᱚᱨᱮ ᱫᱟᱠᱟ ᱡᱚᱢ ᱛᱟᱵᱚᱱ ᱯᱮ ᱛᱚᱵᱮ ᱟᱱᱟ ᱠᱳᱨᱳᱱᱟ ᱵᱷᱟᱭᱨᱟᱥ ᱠᱷᱚᱱ ᱟᱵᱚ ᱟᱨ ᱫᱤᱥᱚᱢ ᱵᱟᱧᱪᱟᱜ ᱛᱟᱵᱚᱱ ᱢᱟ ᱮᱱᱠᱷᱟᱱ ᱥᱟᱱᱟᱢ ᱠᱚᱜᱮ ᱚᱠᱟ ᱞᱮᱠᱟ ᱵᱩᱡᱷᱟᱹᱣ ᱱᱚᱣᱟ ᱵᱷᱤᱰᱤᱭᱳ ᱵᱟᱲᱟᱭ ᱦᱚᱪᱚ ᱯᱮ ᱵᱷᱩᱞ ᱠᱚ ᱛᱟᱦᱮᱱ ᱠᱷᱟᱱ ᱜᱟᱹᱜᱟᱹ ᱞᱮ ᱢᱮᱱᱠᱷᱟᱱ ᱟᱞᱮ ᱯᱟᱦᱴᱟ ᱠᱷᱚᱱ ᱡᱚᱦᱟᱨ